ᱪᱮᱫ ᱵᱤᱱ ᱢᱮᱛᱟ ᱠᱚᱣᱟ ᱟᱭᱢᱟ ᱵᱟᱡᱟᱨ ᱨᱮᱠᱚ ᱛᱟᱦᱮᱱ ᱠᱟᱱᱟ ᱥᱚᱦᱚᱨ ᱱᱟᱜᱟᱨ ᱨᱮ ᱡᱟᱦᱟᱸ ᱛᱤᱱᱟᱹᱜ ᱦᱚᱲ ᱠᱚ ᱪᱟᱹᱠᱨᱤᱭᱮᱫᱟ ᱪᱟᱹᱠᱨᱤ ᱵᱟᱹᱠᱨᱤ ᱦᱚᱲ ᱠᱚᱫᱚ ᱥᱚᱦᱚᱨ ᱱᱟᱜᱟᱨ ᱠᱚᱨᱮ ᱠᱚ ᱛᱟᱦᱮᱱ ᱠᱟᱱᱟ ᱟᱨ ᱟᱠᱚᱨᱮᱱ ᱜᱤᱫᱽᱨᱟᱹ ᱫᱚ ᱩᱲᱤᱭᱟ ᱦᱤᱱᱫᱤ ᱟᱭᱢᱟ ᱯᱟᱹᱨᱥᱤ ᱛᱮᱠᱚ ᱨᱚᱲ ᱠᱟᱱᱟ ᱛᱮᱦᱮᱧ ᱮᱱᱠᱷᱟᱱ ᱩᱱᱠᱩ ᱠᱚᱦᱚᱸ ᱚᱞᱪᱤᱠᱤ ᱪᱮᱛᱟᱱ ᱨᱮ ᱟᱭᱢᱟ ᱦᱚᱲ ᱵᱟᱝ ᱠᱚ ᱵᱟᱲᱟᱭᱟ ᱵᱟᱠᱷᱟᱱ ᱟᱭᱢᱟ ᱠᱷᱚᱸᱫᱽᱨᱚᱱᱮ ᱠᱚ ᱠᱷᱚᱸᱫᱽᱨᱚᱱᱮᱜᱼᱟ ᱥᱮ ᱵᱟᱲᱟᱭ ᱦᱚᱲ ᱠᱚ ᱵᱟᱲᱟᱭᱟ ᱠᱤᱱᱛᱩ ᱡᱟᱦᱟᱸ ᱛᱤᱱᱟᱹᱜ ᱜᱤᱫᱽᱨᱟᱹ ᱵᱚᱱ ᱧᱮᱞ ᱟᱠᱟᱫ ᱠᱚᱣᱟ ᱠᱚᱱᱵᱷᱮᱱᱴ ᱤᱭᱟᱹ ᱠᱚᱨᱮ ᱠᱚ ᱯᱟᱲᱦᱟᱜ ᱠᱟᱱᱟ ᱮᱱᱠᱷᱟᱱ ᱱᱩᱠᱩ ᱠᱚ ᱪᱮᱫ ᱞᱮᱠᱟ ᱵᱮᱱ ᱢᱮᱛᱟ ᱠᱚᱣᱟ ᱩᱱᱠᱩ ᱜᱟᱨᱰᱤᱭᱟᱱ ᱠᱚ ᱦᱚᱸ ᱩᱱᱠᱩ ᱜᱟᱨᱰᱤᱭᱟᱱ ᱠᱚᱞᱤᱧ ᱢᱮᱛᱟ ᱠᱚᱣᱟ ᱡᱮ ᱟᱯᱮᱨᱮᱱ ᱜᱤᱫᱽᱨᱟᱹ ᱦᱚᱸᱠᱚ ᱦᱤᱡᱩᱜ ᱢᱟ ᱠᱷᱟᱹᱞᱤ ᱩᱲᱤᱭᱟ ᱤᱝᱞᱤᱥ ᱦᱤᱱᱫᱤ ᱚᱱᱠᱟ ᱫᱚ ᱵᱟᱝᱟ ᱟᱵᱚᱣᱟᱜ ᱛᱮᱦᱚᱸ ᱵᱚᱱ ᱪᱮᱫᱚᱜ ᱢᱟ ᱠᱟᱹᱴᱤᱡ ᱟᱵᱚᱣᱟᱜ ᱛᱮᱵᱚᱱ ᱪᱮᱫᱚᱜ ᱢᱟ ᱩᱱᱠᱩ ᱨᱮᱱ ᱟᱭᱳᱼᱵᱟᱵᱟ ᱜᱟᱨᱡᱮᱱ ᱤᱧ ᱢᱮᱛᱟ ᱠᱚ ᱠᱟᱱᱟ ᱢᱟ ᱵᱷᱮᱡᱟ ᱠᱚᱯᱮ ᱱᱚᱰᱮ ᱤᱧ ᱛᱤᱸᱜᱩ ᱟᱠᱟᱱᱟᱹᱧ ᱪᱮᱫ ᱟᱠᱚ ᱠᱟᱹᱱᱟᱹᱧ ᱡᱚᱛᱚᱣᱟᱜ ᱚᱱᱠᱟ ᱜᱮ ᱢᱟᱱᱮ ᱵᱟᱡᱟᱨ ᱨᱮ ᱵᱟᱹᱱᱩᱜ ᱟᱱ ᱛᱟᱵᱚᱣᱟ ᱱᱤᱛᱚᱜ ᱟᱞᱮ ᱢᱤᱫᱴᱮᱱ ᱞᱮ ᱠᱷᱩᱞᱟᱹᱣ ᱟᱠᱟᱫᱼᱟ ᱢᱟᱱᱮ ᱴᱨᱟᱥᱴ ᱢᱮᱱᱟᱜ ᱠᱚᱣᱟ ᱱᱚᱣᱟ ᱨᱮ ᱥᱮᱬᱟ ᱥᱮᱬᱟ ᱦᱚᱲ ᱩᱱᱠᱩ ᱠᱚ ᱠᱷᱩᱞᱟᱹᱣ ᱟᱠᱟᱫᱼᱟ ᱤᱧ ᱚᱸᱰᱮ ᱢᱟᱪᱮᱫ ᱦᱤᱱᱟᱹᱧᱟ ᱦᱤᱡᱩᱜ ᱠᱷᱟᱱ ᱠᱚ ᱟᱹᱰᱤ ᱵᱮᱥ ᱠᱚᱜᱼᱟ ᱦᱩᱱᱟᱹᱝ ᱢᱮᱱᱠᱷᱟᱱ ᱛᱮᱦᱮᱧ ᱥᱟᱱᱛᱟᱲᱤ ᱯᱟᱹᱨᱥᱤ ᱨᱮᱱᱟᱜ ᱠᱟᱛᱷᱟ ᱡᱟᱦᱟᱸ ᱞᱮᱠᱟ ᱵᱚᱱ ᱢᱮᱱ ᱜᱚᱫᱟ ᱚᱞᱪᱤᱠᱤ ᱪᱮᱫ ᱞᱮᱠᱷᱟᱱ ᱪᱮᱫ ᱞᱮᱠᱟᱱᱟᱜ ᱞᱟᱵᱷ ᱠᱚ ᱢᱮᱱᱟᱜᱼᱟ ᱪᱮᱫ ᱞᱮᱠᱟ ᱵᱤᱱ ᱟᱹᱭᱠᱟᱹᱣ ᱵᱟᱲᱟ ᱦᱚᱸ ᱪᱮᱫ ᱞᱮᱠᱷᱟᱱ ᱟᱹᱰᱤ ᱜᱟᱱ ᱞᱟᱵᱷ ᱢᱮᱱᱟᱜᱼᱟ ᱪᱮᱫᱟᱜ ᱥᱮ ᱢᱟᱱᱮ ᱩᱲᱤᱭᱟᱹ ᱤᱝᱞᱤᱥ ᱦᱤᱱᱫᱤ ᱡᱚᱛᱚᱣᱟᱜ ᱵᱚ ᱪᱮᱫᱟ ᱮᱱᱠᱷᱟᱱ ᱟᱵᱚ ᱥᱟᱱᱛᱟᱲ ᱵᱟᱵᱚ ᱪᱮᱫᱟ ᱱᱚᱣᱟ ᱡᱩᱫᱤ ᱵᱚ ᱪᱮᱫᱟ ᱱᱚᱣᱟ ᱢᱤᱫᱴᱟᱝ ᱱᱚᱝᱠᱟᱱ ᱟᱲᱟᱝ ᱠᱟᱱ ᱛᱟᱵᱚᱣᱟ ᱱᱚᱣᱟ ᱡᱩᱫᱤ ᱚᱠᱚᱭ ᱪᱮᱫᱟ ᱮᱦᱚᱵ ᱨᱮ ᱛᱟᱦᱚᱞᱮ ᱡᱚᱛᱚᱣᱟᱜ ᱮ ᱜᱟᱱ ᱫᱟᱲᱮᱭᱟᱜᱼᱟ ᱛᱮᱞᱜᱩ ᱦᱤᱱᱫᱤ ᱡᱚᱛᱚ ᱠᱷᱚᱱ ᱢᱩᱞ ᱫᱚ ᱟᱵᱚᱣᱟᱜ ᱠᱟᱱᱟ ᱥᱟᱱᱛᱟᱲ ᱟᱹᱰᱤ ᱡᱚᱦᱟᱨ ᱜᱮ ᱟᱢᱟᱜ ᱩᱯᱨᱩᱢ ᱞᱟᱹᱭ ᱡᱚᱦᱟᱨ ᱜᱮ ᱤᱧᱟᱹᱜ ᱧᱩᱛᱩᱢ ᱫᱚ ᱨᱩᱯᱟᱞᱤ ᱴᱩᱰᱩ ᱤᱧ ᱱᱚᱰᱮ ᱚᱞᱪᱤᱠᱤ ᱨᱮᱧ ᱚᱞᱚᱜ ᱠᱟᱱᱟ ᱚᱞᱪᱤᱠᱤ ᱨᱮᱱᱟᱜ ᱥᱟᱱᱛᱟᱲ ᱚᱞ ᱠᱚᱧ ᱪᱮᱫᱚᱜ ᱠᱟᱱᱟ ᱱᱤᱛᱚᱜ ᱜᱮ ᱮᱦᱚᱵ ᱟᱠᱟᱫᱟᱹᱧ ᱞᱳᱭᱟᱨ ᱥᱴᱮᱱᱰᱟᱨᱰ ᱤᱧ ᱠᱚᱢᱯᱞᱤᱴ ᱟᱠᱟᱫᱼᱟ ᱦᱟᱭᱟᱨ ᱤᱧ ᱚᱞᱚᱜ ᱠᱟᱱᱟ ᱵᱳᱭ ᱠᱚᱧ ᱯᱟᱲᱦᱟᱣ ᱵᱟᱲᱟᱭᱮᱫᱼᱟ ᱱᱤᱛᱚᱜ ᱫᱚᱧ ᱫᱟᱲᱮᱭᱟᱜ ᱠᱟᱱ ᱜᱮᱭᱟ ᱚᱱᱠᱟ ᱠᱟᱹᱡ ᱤᱧ ᱯᱟᱲᱦᱟᱣᱮᱫᱼᱟ ᱩᱲᱤᱭᱟ ᱫᱚ ᱛᱤᱱᱟᱹᱜ ᱮᱢ ᱚᱞ ᱟᱠᱟᱫᱼᱟ ᱩᱲᱤᱭᱟ ᱛᱮᱫᱚ ᱱᱤᱛᱚᱜ ᱫᱚ ᱤᱧ ᱫᱚ ᱱᱟᱭᱤᱱ ᱠᱞᱟᱥ ᱤᱧ ᱚᱞᱚᱜ ᱠᱟᱱᱟ ᱤᱧ ᱫᱚ ᱞᱮᱰᱤ ᱦᱮᱢᱤᱞᱴᱚᱱ ᱥᱚᱨᱠᱟᱨᱤ ᱩᱪᱪᱚ ᱯᱨᱟᱛᱷᱚᱢᱤᱠ ᱵᱤᱫᱽᱫᱟᱞᱚᱭ ᱨᱮᱧ ᱚᱞᱚᱜ ᱠᱟᱱᱟ ᱡᱮᱦᱮᱛᱩ ᱟᱞᱮᱭᱟᱜ ᱚᱱᱟ ᱫᱚ ᱮᱥ ᱴᱤ ᱮᱥ ᱥᱤ ᱟᱵᱚ ᱥᱟᱱᱛᱟᱲ ᱨᱮᱱᱟᱜ ᱢᱤᱫᱴᱟᱝ ᱚᱞ ᱢᱮᱱᱟᱜᱼᱟ ᱡᱮᱦᱮᱛᱩ ᱚᱱᱟᱧ ᱪᱮᱫ ᱞᱟᱹᱜᱤᱫ ᱢᱟᱱᱮ ᱡᱮᱦᱮᱛᱩᱧ ᱥᱟᱱᱛᱟᱲ ᱠᱟᱱᱟ ᱛᱚ ᱚᱱᱟ ᱚᱞ ᱞᱟᱹᱜᱤᱫ ᱠᱟᱹᱴᱤᱡ ᱤᱧ ᱪᱮᱫᱚᱜ ᱠᱟᱱᱟ

ᱫᱷᱚᱨᱚᱢᱮᱢ ᱟᱫ ᱞᱮᱨᱮ ᱟᱢ ᱦᱚᱢ ᱟᱫᱚᱜ ᱵᱮᱴᱤ ᱡᱟᱦᱟᱸ ᱞᱮᱠᱟ ᱵᱚᱱ ᱢᱮᱱ ᱜᱚᱫᱟ ᱵᱟᱹᱨᱯᱟᱫᱟ ᱵᱟᱡᱟᱨ ᱨᱮ ᱥᱟᱱᱟᱢ ᱦᱚᱲ ᱚᱞ ᱪᱤᱠᱤ ᱯᱮ ᱥᱮᱬᱟᱭᱟ ᱛᱮᱦᱮᱧ ᱚᱞ ᱪᱤᱠᱤ ᱡᱟᱦᱟᱸᱭ ᱠᱚ ᱵᱟᱝ ᱠᱚ ᱥᱮᱬᱟᱭᱟ ᱪᱮᱫ ᱵᱤᱱ ᱢᱮᱛᱟ ᱠᱚᱣᱟ ᱟᱯᱮ ᱞᱮᱠᱟᱱ ᱡᱟᱦᱟᱸ ᱯᱟᱹᱴᱷᱩᱣᱟᱹ ᱠᱚ ᱢᱮᱱᱟᱜ ᱠᱚᱣᱟ ᱠᱟᱹᱲᱤ ᱜᱤᱫᱽᱨᱟᱹ ᱠᱚ ᱡᱟᱦᱟᱸᱭ ᱠᱚ ᱚᱞᱚᱜ ᱯᱟᱲᱦᱟᱜ ᱠᱟᱱᱟ ᱱᱩᱠᱩ ᱪᱮᱫ ᱵᱤᱱ ᱢᱮᱛᱟ ᱠᱚᱣᱟ ᱱᱚᱰᱮ ᱠᱷᱚᱱ ᱱᱚᱰᱮ ᱠᱷᱚᱱᱤᱧ ᱢᱮᱛᱟ ᱠᱚᱣᱟ ᱡᱮ ᱟᱯᱮ ᱦᱚᱸ ᱦᱤᱡᱩᱜ ᱯᱮ ᱱᱚᱰᱮ ᱟᱞᱮ ᱞᱮᱠᱟ ᱜᱮ ᱱᱚᱝᱠᱟ ᱜᱮ ᱯᱟᱲᱦᱟᱜ ᱯᱮ ᱛᱚ ᱟᱵᱚ ᱦᱚᱸ ᱡᱮᱦᱮᱛᱩ ᱟᱵᱚ ᱥᱟᱱᱛᱟᱲ ᱠᱟᱱᱟ ᱛᱚ ᱱᱚᱣᱟ ᱫᱚ ᱪᱮᱫ ᱫᱚᱨᱠᱟᱨ ᱜᱮ ᱚᱞ ᱫᱚᱨᱠᱟᱨ ᱜᱮ ᱛᱚ ᱚᱱᱟᱜᱤᱧ ᱢᱮᱛᱟ ᱠᱚᱣᱟ ᱡᱮ ᱦᱮᱸ ᱦᱤᱡᱩᱜ ᱠᱟᱛᱮ ᱚᱞᱚᱜ ᱯᱮ